ᱡᱚᱦᱟᱨ ᱜᱮ ᱥᱟᱱᱟᱢ ᱜᱟᱛᱮ ᱠᱚ ᱛᱮᱦᱮᱧᱟᱜ ᱵᱷᱤᱰᱤᱭᱳ ᱨᱮᱵᱚᱱ ᱧᱮᱞᱟ ᱥᱟᱱᱛᱟᱲ ᱦᱚᱲ ᱦᱚᱯᱚᱱ ᱠᱚᱫᱚ ᱪᱤᱞᱮ ᱪᱤᱞᱮ ᱵᱚᱸᱜᱟ ᱵᱩᱨᱩ ᱠᱚ ᱢᱟᱱᱟᱣ ᱵᱟᱛᱟᱣ ᱥᱮ ᱫᱮᱵᱟ ᱥᱮᱵᱟᱭᱮᱫ ᱠᱚᱣᱟ ᱠᱚ ᱟᱨ ᱪᱤᱞᱮ ᱪᱤᱞᱮ ᱫᱟᱲᱮ ᱛᱮ ᱵᱚᱸᱜᱟ ᱵᱩᱨᱩ ᱠᱚᱫᱚ ᱢᱟᱱᱚᱛ ᱥᱮ ᱵᱚᱫᱷᱟᱣᱮᱫ ᱠᱚᱣᱟ ᱠᱚ ᱢᱟ ᱤᱱᱟᱹᱠᱷᱟᱱ ᱱᱚᱣᱟ ᱵᱷᱤᱰᱤᱭᱳ ᱯᱩᱭᱞᱩ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱟᱨ ᱱᱚᱣᱟ ᱵᱷᱤᱰᱤᱭᱳ ᱵᱚᱱ ᱠᱩᱥᱤᱭᱟᱜ ᱠᱷᱟᱱ ᱞᱟᱭᱤᱠ ᱛᱟᱵᱚᱱ ᱯᱮ ᱢᱟ ᱛᱚᱵᱮ ᱛᱮᱦᱮᱧᱟᱜ ᱵᱷᱤᱰᱤᱭᱳ ᱵᱚᱱ ᱮᱛᱚᱦᱚᱵ ᱞᱮᱜᱮ᱾ ᱯᱩᱭᱞᱩ ᱨᱮ ᱢᱮᱱᱟᱭᱟ ᱪᱟᱸᱫᱚ ᱵᱚᱸᱜᱟ᱾ ᱱᱩᱭ ᱵᱚᱸᱜᱟ ᱫᱚ ᱥᱩᱱᱩᱢ ᱥᱤᱸᱫᱩᱨ ᱴᱤᱰᱟᱹᱜ ᱟᱭ ᱠᱷᱟᱱ ᱜᱮ ᱢᱟᱱᱚᱛ ᱥᱮ ᱵᱚᱫᱷᱟᱜ ᱟᱭ ᱟᱨ ᱱᱩᱭ ᱫᱚ ᱢᱤᱫ ᱢᱚᱱᱮ ᱛᱮᱦᱚᱸ ᱜᱚᱴ ᱟᱭ ᱠᱷᱟᱱ ᱨᱮᱦᱚᱸᱭ ᱜᱟᱱᱚᱜ ᱜᱮᱭᱟ᱾ ᱫᱚᱥᱟᱨ ᱨᱮ ᱢᱮᱱᱟᱭᱟ ᱥᱤᱧ ᱵᱚᱸᱜᱟ᱾ ᱱᱩᱭ ᱵᱚᱸᱜᱟ ᱫᱚ ᱥᱩᱱᱩᱢ ᱥᱤᱸᱫᱩᱨ ᱴᱤᱰᱟᱹᱜ ᱟᱭ ᱠᱷᱟᱱ ᱜᱮ ᱢᱟᱱᱚᱛ ᱥᱮ ᱵᱚᱫᱷᱟᱜ ᱟᱭ ᱟᱨ ᱱᱩᱭ ᱫᱚ ᱢᱤᱫ ᱢᱚᱱᱮ ᱛᱮᱦᱚᱸ ᱜᱚᱴ ᱟᱭ ᱠᱷᱟᱱ ᱨᱮᱦᱚᱸᱭ ᱜᱟᱱᱚᱜ ᱜᱮᱭᱟ᱾ ᱥᱤᱧ ᱵᱚᱸᱜᱟ ᱜᱮ ᱫᱷᱚᱨᱚᱢ ᱞᱮᱠᱟ ᱛᱮᱦᱚᱸ ᱵᱚᱱ ᱢᱟᱱᱟᱣᱮ ᱠᱟᱱᱟ᱾ ᱩᱱ ᱚᱠᱛᱚ ᱫᱚ ᱟᱨᱟᱜ ᱥᱟᱺᱰᱤ ᱟᱨ ᱵᱟᱝ ᱠᱷᱟᱱ ᱜᱚᱞᱟ ᱵᱚᱫᱟ ᱮᱢ ᱠᱟᱛᱮ ᱵᱚ ᱵᱚᱫᱷᱟᱣᱮᱭᱟ᱾ ᱯᱮ ᱨᱮ ᱢᱮᱱᱟᱭᱟ ᱢᱟᱨᱟᱝ ᱵᱩᱨᱩ᱾ ᱢᱟᱨᱟᱝ ᱵᱩᱨᱩ ᱫᱚ ᱯᱩᱸᱰ ᱥᱤᱢ, ᱯᱩᱸᱰ ᱵᱚᱫᱟ, ᱯᱩᱸᱰ ᱰᱟᱝᱨᱟ ᱟᱨ ᱛᱟᱝ ᱦᱟᱺᱰᱤ ᱵᱚᱸᱜᱟ ᱠᱟᱛᱮ ᱦᱚᱸ ᱢᱟᱱᱚᱛ ᱥᱮ ᱵᱚᱫᱷᱟᱜ ᱟᱭ᱾ ᱯᱩᱱ ᱨᱮ ᱢᱮᱱᱟᱭᱟ ᱫᱷᱚᱨᱚᱢ ᱵᱚᱸᱜᱟ᱾ ᱫᱷᱚᱨᱚᱢ ᱵᱚᱸᱜᱟ ᱫᱚ ᱟᱨᱟᱜ ᱥᱤᱢ ᱥᱟᱺᱰᱤ, ᱜᱚᱞᱟ ᱵᱚᱫᱟ, ᱵᱚᱸᱜᱟ ᱠᱟᱛᱮ ᱦᱚᱸ ᱢᱟᱱᱚᱛ ᱥᱮ ᱵᱚᱫᱷᱟᱜ ᱟᱭ᱾ ᱫᱷᱚᱨᱚᱢ ᱵᱚᱸᱜᱟ ᱜᱮ ᱥᱟᱱᱛᱟᱲ ᱦᱚᱯᱚᱱ ᱠᱚᱫᱚ ᱜᱚᱨᱟᱢ ᱢᱮᱱᱛᱮ ᱦᱚᱸ ᱠᱚ ᱢᱟᱱᱟᱣᱮ ᱠᱟᱱᱟ᱾ ᱢᱚᱬᱮ ᱨᱮ ᱢᱮᱱᱟᱭᱟ ᱡᱟᱦᱮᱨ ᱮᱨᱟ᱾ ᱡᱟᱦᱮᱨ ᱮᱨᱟ ᱫᱚ ᱦᱮᱲᱟᱜ ᱥᱤᱢ ᱵᱚᱸᱜᱟ ᱠᱟᱛᱮ ᱵᱚ ᱢᱟᱱᱚᱛ ᱥᱮ ᱵᱚᱫᱷᱟᱣᱮ ᱠᱟᱱᱟ᱾ ᱟᱨ ᱡᱟᱦᱮᱨ ᱮᱨᱟ ᱫᱚ ᱠᱩᱲᱟᱹᱣ ᱡᱟᱹᱱᱤᱡ ᱵᱩᱰᱷᱤ ᱜᱟᱹᱭ ᱟᱨ ᱜᱩᱞᱤ ᱢᱮᱨᱚᱢ ᱯᱟᱹᱴᱷᱤ ᱛᱮᱦᱚᱸ ᱠᱚ ᱵᱚᱫᱷᱟᱣᱮ ᱜᱮᱭᱟ᱾ ᱛᱩᱨᱩᱭ ᱨᱮ ᱢᱮᱱᱟᱭᱟ ᱢᱚᱬᱮ ᱠᱚ ᱛᱩᱨᱩᱭ ᱠᱚ᱾ ᱱᱩᱭ ᱵᱚᱸᱜᱟ ᱫᱚ ᱡᱟᱦᱟᱸ ᱞᱮᱠᱟᱱ ᱠᱚ ᱜᱮ ᱥᱤᱢ ᱢᱮᱨᱚᱢ ᱵᱚᱫᱟ ᱠᱚᱛᱮ ᱜᱮ ᱢᱟᱱᱚᱛ ᱥᱮ ᱵᱚᱫᱷᱟᱣᱮ ᱜᱟᱱᱚᱜᱼᱟ᱾ ᱮᱭᱟᱭ ᱨᱮ ᱢᱮᱱᱟᱭᱟ ᱥᱤᱢᱟᱹ ᱵᱚᱸᱜᱟ᱾ ᱥᱤᱢᱟᱹ ᱵᱚᱸᱜᱟ ᱫᱚ ᱦᱮᱸᱫᱮ ᱥᱤᱢ, ᱦᱮᱸᱫᱮ ᱵᱚᱫᱟ ᱟᱨ ᱵᱩᱞ ᱢᱟᱭᱟᱢ ᱱᱚᱣᱟ ᱠᱚᱛᱮ ᱜᱮ ᱢᱟᱱᱚᱛ ᱥᱮ ᱵᱚᱫᱷᱟᱜᱼᱟᱭ᱾ ᱟᱨ ᱥᱤᱢᱟᱹ ᱵᱚᱸᱜᱟ ᱜᱮ ᱡᱟᱦᱮᱨ ᱵᱷᱤᱛᱤᱨ ᱨᱮᱫᱚ ᱜᱚᱥᱟᱬᱮ ᱢᱮᱱᱛᱮ ᱵᱚ ᱵᱚᱸᱜᱟ ᱟᱭ ᱠᱟᱱᱟ ᱟᱨ ᱵᱟᱦᱨᱮ ᱨᱮᱫᱚ ᱥᱤᱢᱟᱹ ᱥᱟᱬᱮ᱾ ᱤᱨᱟᱹᱞ ᱨᱮ ᱢᱮᱱᱟᱭᱟ ᱟᱵᱽᱜᱮ ᱵᱚᱸᱜᱟ᱾ ᱟᱵᱽᱜᱮ ᱵᱚᱸᱜᱟ ᱫᱚ ᱟᱹᱰᱤ ᱟᱭᱢᱟ ᱟᱠᱚ᱾ ᱡᱮᱞᱮᱠᱟ ᱫᱷᱟᱨᱟ ᱥᱩᱱᱰᱟ, ᱠᱩᱸᱫᱽᱨᱩ ᱪᱩᱱᱰᱤ, ᱫᱷᱟᱱ ᱜᱷᱟᱨᱟ, ᱫᱷᱟᱱ ᱥᱤᱝᱠᱷᱩ ᱟᱨᱦᱚᱸ ᱮᱢᱟᱱ ᱮᱢᱟᱱ ᱵᱚᱸᱜᱟ ᱠᱚ ᱢᱮᱱᱟᱜ ᱠᱚᱣᱟ᱾ ᱱᱩᱠᱩ ᱵᱚᱸᱜᱟ ᱫᱚ ᱦᱮᱸᱫᱮ ᱥᱩᱠᱨᱤ, ᱥᱤᱢ, ᱵᱷᱮᱲᱟ ᱮᱢ ᱠᱟᱛᱮ ᱢᱟᱱᱚᱛ ᱥᱮ ᱵᱚᱫᱷᱟᱣ ᱠᱚᱣᱟ᱾ ᱱᱩᱠᱩ ᱵᱚᱸᱜᱟ ᱫᱚ ᱥᱟᱱᱛᱟᱲ ᱦᱚᱯᱚᱱ ᱠᱚ ᱨᱤᱱ ᱚᱲᱟᱜ ᱵᱚᱸᱜᱟ ᱠᱟᱱᱟ ᱠᱚ᱾ ᱡᱟᱦᱟᱸᱭ ᱠᱚᱫᱚ ᱚᱲᱟᱜ ᱨᱮ ᱟᱨ ᱵᱟᱝᱠᱷᱟᱱ ᱴᱟᱺᱰᱤ ᱨᱮᱦᱚᱸ ᱠᱚ ᱵᱚᱸᱜᱟ ᱟᱠᱚᱣᱟ᱾ ᱟᱨᱮ ᱨᱮ ᱢᱮᱱᱟᱭᱟ ᱠᱟᱨᱟᱢ ᱵᱚᱸᱜᱟ᱾ ᱠᱟᱨᱟᱢ ᱵᱚᱸᱜᱟ ᱫᱚ ᱜᱚᱞᱟ ᱵᱚᱫᱟ ᱵᱚᱸᱜᱟ ᱠᱟᱛᱮ ᱦᱚᱸ ᱢᱟᱱᱚᱛ ᱥᱮ ᱵᱚᱫᱷᱟᱜ ᱟᱭ᱾ ᱟᱨ ᱛᱚᱣᱟ ᱛᱟᱵᱮᱱ ᱮᱢ ᱠᱟᱛᱮ ᱦᱚᱸ ᱢᱟᱱᱚᱛ ᱥᱮ ᱵᱚᱫᱷᱟᱣ ᱮ ᱜᱟᱱᱚᱜ ᱜᱮᱭᱟ᱾ ᱟᱨ ᱱᱩᱭ ᱫᱚ ᱢᱟᱨᱟᱝ ᱵᱩᱨᱩ ᱦᱚᱯᱚᱱ ᱮᱨᱟ ᱠᱟᱱᱟᱭ ᱧᱩᱛᱩᱢ ᱛᱟᱭ ᱫᱚ ᱜᱩᱭᱨᱤ᱾ ᱜᱮᱞ ᱨᱮ ᱢᱮᱱᱟᱭᱟ ᱡᱚᱢᱥᱤᱢ ᱵᱚᱸᱜᱟ᱾ ᱡᱚᱢᱥᱤᱢ ᱵᱚᱸᱜᱟ ᱫᱚ ᱟᱹᱰᱤ ᱟᱭᱢᱟ ᱟᱠᱚ ᱡᱮᱞᱮᱠᱟ ᱯᱟᱱᱦᱟᱲ, ᱵᱩᱭᱨᱟᱝᱜᱤ, ᱥᱤᱣᱟᱱᱤ, ᱟᱱᱦᱟᱲ᱾ ᱟᱨᱦᱚᱸ ᱟᱭᱢᱟ ᱵᱚᱸᱜᱟ ᱢᱮᱱᱟᱜ ᱠᱚᱣᱟ᱾ ᱱᱩᱠᱩ ᱵᱚᱸᱜᱟ ᱫᱚ ᱥᱤᱢ, ᱢᱮᱨᱚᱢ ᱵᱚᱫᱟ ᱛᱮᱦᱚᱸ ᱠᱚ ᱵᱚᱫᱷᱟᱜᱼᱟ᱾ ᱱᱚᱣᱟ ᱵᱷᱤᱰᱤᱭᱳ ᱵᱚᱱ ᱠᱩᱥᱤᱭᱟᱜ ᱠᱷᱟᱱ ᱞᱟᱭᱤᱠ ᱛᱟᱵᱚᱱ ᱯᱮ᱾ ᱟᱨ ᱱᱚᱣᱟ ᱵᱷᱤᱰᱤᱭᱳ ᱨᱮᱱᱟᱜ ᱫᱚᱥᱟᱨ ᱯᱟᱨᱴ ᱨᱮ ᱵᱚᱱ ᱧᱮᱞᱟ ᱯᱟᱛᱟ ᱵᱚᱸᱜᱟ, ᱡᱩᱜᱽᱱᱤ ᱵᱚᱸᱜᱟ, ᱰᱟᱹᱱ ᱵᱚᱸᱜᱟ, ᱜᱚᱸᱥᱟᱭ ᱮᱨᱟ, ᱵᱚᱸᱜᱟ ᱛᱟᱞᱟ ᱟᱠᱟᱱ ᱯᱩᱨᱩᱫᱷᱩᱞ ᱠᱚ, ᱠᱤᱥᱟᱹᱬ ᱵᱚᱸᱜᱟ, ᱢᱟᱹᱡᱷᱤ ᱵᱚᱸᱜᱟ, ᱥᱮᱸᱫᱽᱨᱟ ᱵᱚᱸᱜᱟ, ᱦᱩᱨᱩᱫ ᱠᱷᱩᱱᱴᱩᱫ ᱵᱚᱸᱜᱟ, ᱛᱤᱠᱤᱱ ᱥᱤᱧ ᱞᱟᱣᱮᱨ ᱥᱤᱧ ᱵᱚᱸᱜᱟ, ᱱᱩᱠᱩ ᱵᱚᱸᱜᱟ ᱠᱚᱫᱚ ᱪᱤᱞᱤ ᱫᱟᱬᱮ ᱛᱮᱠᱚ ᱢᱟᱱᱚᱛ ᱥᱮ ᱵᱚᱫᱷᱟᱣ ᱠᱚᱣᱟ? ᱟᱨ ᱱᱚᱣᱟ ᱪᱮᱱᱮᱞ ᱡᱩᱫᱤ ᱵᱟᱝ ᱵᱚᱱ ᱥᱟᱵᱥᱠᱨᱟᱭᱤᱵ ᱟᱠᱟᱫᱟ ᱢᱟ ᱤᱱᱟᱹᱠᱷᱟᱱ ᱥᱟᱵᱥᱠᱨᱟᱭᱤᱵ ᱠᱟᱛᱮ ᱜᱷᱟᱱᱴᱟ ᱵᱚᱴᱚᱱ ᱦᱚᱸ ᱫᱟᱵᱟᱣ ᱛᱟᱵᱚᱱ ᱯᱮ ᱡᱚᱠᱷᱚᱱ ᱜᱮ ᱱᱟᱣᱟ ᱱᱟᱣᱟ ᱵᱷᱤᱰᱤᱭᱳ ᱠᱚᱞᱤᱧ ᱩᱯᱞᱳᱰᱟ ᱚᱱᱟ ᱨᱮᱱᱟᱜ ᱱᱳᱴᱤᱯᱷᱤᱠᱮᱥᱚᱱ ᱪᱮ ᱠᱷᱚᱵᱚᱨ ᱡᱮᱛᱮ ᱠᱷᱚᱱ ᱞᱟᱦᱟ ᱟᱯᱮ ᱯᱮ ᱧᱟᱢ ᱫᱟᱲᱮᱭᱟᱜᱼᱟ ᱢᱟ ᱛᱚᱵᱮ ᱥᱟᱱᱟᱢ ᱠᱚ ᱡᱚᱦᱟᱨ᱾